ᱛᱮᱦᱮᱧ ᱫᱚ ᱱᱚᱰᱮ ᱵᱚᱱ ᱧᱮᱞᱮᱫ ᱠᱚᱣᱟ ᱟᱹᱰᱤ ᱥᱟᱢ ᱵᱟᱹᱵᱩ ᱟᱨ ᱢᱟᱹᱭ ᱛᱟᱠᱚ ᱫᱩᱲᱩᱵ ᱟᱠᱟᱱᱟ ᱟᱫᱚ ᱢᱤᱫᱴᱟᱝ ᱢᱤᱫᱴᱟᱝ ᱧᱩᱛᱩᱢ ᱠᱚᱵᱚᱱ ᱠᱩᱞᱤ ᱠᱚᱣᱟ ᱟᱪᱪᱷᱟ ᱟᱢᱟᱜ ᱧᱩᱛᱩᱢ ᱞᱟᱹᱭ ᱛᱟᱢ ᱢᱟ ᱥᱩᱵᱮᱱᱫᱨᱚ ᱦᱮᱢᱵᱨᱚᱢ ᱤᱧ ᱫᱚ ᱯᱷᱳᱨ ᱨᱤᱧ ᱯᱟᱲᱦᱟᱜ ᱠᱟᱱᱟ ᱟᱞᱮᱭᱟᱜ ᱟᱛᱳ ᱧᱩᱛᱩᱢ ᱫᱚ ᱵᱟᱱ ᱜᱷᱩᱴᱩ ᱵᱟᱱ ᱜᱷᱩᱴᱩ ᱟᱪᱪᱷᱟ ᱛᱟᱨᱯᱚᱨ ᱟᱢᱟᱜ ᱧᱩᱛᱩᱢ ᱟᱢᱟᱜ ᱧᱩᱛᱩᱢ ᱵᱤᱵᱮᱠ ᱦᱮᱢᱵᱨᱚᱢ ᱵᱤᱵᱮᱠ ᱦᱮᱢᱵᱨᱚᱢ ᱟᱪᱪᱷᱟ

ᱛᱚᱭ ᱛᱚᱭᱚ ᱠᱤᱱ ᱯᱷᱩᱞ ᱟᱠᱟᱱᱟ ᱦᱮᱸ ᱟᱨ ᱩᱱᱠᱤᱱ ᱩᱱᱠᱤᱱ ᱫᱚ ᱩᱱᱠᱤᱱ ᱫᱚ ᱢᱟᱱᱮ ᱛᱚᱭᱚ ᱛᱚ ᱵᱤᱨ ᱨᱮ ᱛᱟᱦᱮᱱᱟ ᱟᱨ ᱩᱱᱤ ᱴᱮᱱ ᱫᱚ ᱢᱟᱱᱮ ᱫᱟᱜ ᱨᱮ ᱛᱟᱦᱮᱱᱟ ᱦᱮᱸ ᱛᱚᱭᱚ ᱞᱟᱹᱭᱫᱟ ᱪᱚᱥᱚ ᱰᱟᱹᱦᱤ ᱥᱮᱫ ᱫᱟᱬᱟ ᱴᱮᱱ ᱛᱮ ᱡᱤᱜᱤ ᱡᱤᱜᱤ ᱛᱮᱠᱚ ᱥᱮᱸᱜᱮᱞ ᱫᱷᱚᱨᱟᱣ ᱟᱠᱟᱱᱟ ᱟᱫᱚ ᱛᱚᱭᱚ ᱛᱚ ᱨᱟᱹᱜᱤ ᱠᱟᱱᱟ ᱞᱟᱹᱭᱫᱟᱭ ᱢᱮᱱ ᱵᱩᱰᱷᱤ ᱵᱟᱠᱟᱞᱟᱧ ᱡᱚᱢ ᱥᱟᱨ ᱢᱮᱭᱟ

ᱟᱨ ᱞᱟᱹᱭ ᱛᱟᱭ ᱯᱮ ᱪᱮᱫ ᱦᱩᱭᱩᱜᱼᱟ ᱦᱮᱸ ᱦᱮᱸ ᱢᱟ ᱠᱩᱫᱩᱢ ᱨᱮ ᱠᱩᱲᱤ ᱠᱩᱲᱤ ᱢᱤᱫᱴᱟᱝ ᱵᱩᱲᱤ ᱥᱟᱫᱟ ᱥᱟᱫᱟ ᱥᱟᱹᱲᱤ ᱯᱩ- ᱯᱩᱡᱟᱹ ᱯᱩᱡᱟᱹ ᱜᱮᱸᱫᱟᱜ ᱵᱟᱸᱫᱮ ᱠᱟᱛᱮ ᱪᱟᱞᱟᱣᱮᱱᱟᱭ ᱯᱩᱡᱟᱹ ᱯᱩᱡᱟᱹ ᱧᱮᱞ ᱟᱵᱟᱨ ᱥᱚᱵᱩᱡ ᱥᱟᱹᱲᱤ ᱯᱩᱡᱟᱹ ᱯᱩᱡᱟᱹ ᱧᱮᱞᱮ ᱪᱟᱞᱟᱣᱮᱱᱟᱭ ᱚᱱᱟ ᱥᱟᱹᱲᱤ ᱵᱟᱸᱫᱮ ᱠᱟᱛᱮ ᱟᱵᱟᱨ ᱥᱟᱫᱟ ᱥᱟᱹᱲᱤ ᱵᱟᱝ ᱟᱵᱟᱨ ᱦᱚᱞᱩᱫ ᱥᱟᱹᱲᱤ ᱯᱩᱡᱟᱹ ᱵᱟᱸᱫᱮ ᱠᱟᱛᱮ ᱟᱵᱟᱨ ᱤᱭᱟᱹ ᱵᱚ- ᱵᱚᱸᱜᱟ ᱧᱮᱞᱮ ᱪᱟᱞᱟᱣᱮᱱᱟᱭ ᱢᱟ ᱞᱟᱹᱭ ᱠᱟᱹᱛᱤᱧ ᱯᱮ

ᱟᱯᱮᱞ ᱟᱯᱮᱞ ᱚ, ᱟᱹᱰᱤ ᱪᱷᱟᱴᱮ ᱞᱟᱹᱭ ᱠᱟᱫᱟ ᱦᱮᱸ ᱴᱷᱤᱠ ᱜᱮᱭᱟ ᱛᱟᱨᱯᱚᱨᱮ ᱴᱷᱤᱠ ᱜᱮᱭᱟ ᱦᱮᱸ, ᱟᱨ ᱡᱟᱦᱟᱱᱟᱜ ᱠᱚᱯᱮ ᱞᱟᱹᱭᱟ ᱚ, ᱴᱷᱤᱠ ᱜᱮᱭᱟ ᱱᱚᱣᱟ ᱛᱮᱦᱮᱧ ᱡᱟᱦᱟᱸ ᱱᱚᱣᱟ ᱵᱷᱤᱰᱤᱭᱳ ᱠᱚᱯᱮ ᱧᱮᱞ ᱠᱮᱫ ᱛᱟᱵᱚᱱᱟ ᱟ, ᱵᱷᱟᱜᱮ ᱜᱮ ᱟᱨᱦᱚᱸ ᱱᱚᱝᱠᱟ ᱵᱷᱤᱰᱤᱭᱳ ᱧᱮᱞ ᱛᱟᱵᱚᱱ ᱯᱮ ᱟᱨ ᱪᱮᱫ ᱟᱢ ᱡᱟᱦᱟᱱᱟᱜ ᱮᱢ ᱞᱟᱹᱭᱟ ᱱᱤᱝᱠᱟᱹ ᱜᱮ ᱟᱵᱚ ᱟᱞᱮᱭᱟᱜ ᱥᱟᱱᱟᱢ ᱠᱚᱜᱮ ᱵᱷᱤᱰᱤᱭᱳ ᱧᱮᱞ ᱛᱟᱞᱮ ᱯᱮ ᱟᱪᱪᱷᱟ ᱴᱷᱤᱠ ᱜᱮᱭᱟ ᱤᱧᱤᱧ ᱞᱟᱹᱭᱟᱠᱚ ᱠᱟᱱᱟ ᱥᱟᱱᱟᱢ ᱠᱚᱜᱮ ᱱᱩᱠᱩ ᱱᱤᱝᱠᱟᱹ ᱵᱷᱤᱰᱭᱳ ᱧᱮᱞ ᱛᱟᱵᱚᱱ ᱯᱮ ᱟᱨ ᱱᱤᱝᱠᱟᱹ ᱜᱮ ᱟᱨᱦᱚᱸ ᱱᱤᱝᱠᱟᱹ ᱵᱷᱤᱰᱭᱳ ᱟᱨᱦᱚᱸ ᱠᱚ ᱛᱮᱭᱟᱨᱟ ᱦᱮᱸ ᱴᱷᱤᱠ ᱜᱮᱭᱟ ᱢᱟ ᱮᱱᱠᱷᱟᱱ ᱡᱚᱦᱟᱨ ᱜᱮ ᱴᱷᱤᱠ ᱜᱮᱭᱟ